ᱞᱟᱥᱟᱲᱦᱮᱫ ᱡᱚᱦᱟᱨ ᱟᱫᱚ ᱛᱮᱦᱮᱧ ᱫᱚ ᱟᱨᱦᱚᱸ ᱮᱴᱟᱜᱟᱜ ᱢᱤᱫᱴᱟᱝ ᱵᱷᱤᱰᱤᱭᱳ ᱟᱹᱜᱩ ᱠᱟᱛᱮ ᱤᱧ ᱦᱮᱡ ᱟᱠᱟᱱᱟ ᱚᱱᱟ ᱫᱚ ᱦᱩᱭᱩᱜ ᱠᱟᱱᱟ ᱟᱹᱲᱟᱹ ᱫᱚᱲᱚ ᱟᱨ ᱟᱹᱭᱟᱹᱛ ᱱᱚᱣᱟ ᱠᱟᱛᱷᱟ ᱵᱚᱱ ᱜᱟᱞᱢᱟᱨᱟᱣᱟ ᱛᱮᱦᱮᱧ ᱫᱚ ᱟᱫᱚ ᱟᱹᱲᱟᱹ ᱫᱚ ᱚᱠᱟ ᱵᱚᱱ ᱢᱮᱛᱟᱜ ᱠᱟᱱᱟ ᱦᱟᱸᱜ ᱟᱹᱲᱟᱹ ᱫᱚ ᱢᱚᱪᱟᱨᱮ ᱟᱲᱟᱝ ᱥᱟᱰᱮ ᱠᱟᱛᱮ ᱚᱱᱟ ᱥᱟᱰᱮ ᱢᱚᱱᱨᱮ ᱟᱹᱭᱠᱟᱹᱣ ᱠᱟᱛᱮ ᱢᱮᱱᱮᱛ ᱵᱩᱡᱷᱟᱹᱣ ᱞᱮᱱᱠᱷᱟᱱ ᱫᱚ ᱚᱱᱮ ᱚᱱᱟ ᱫᱚ ᱦᱩᱭᱩᱜ ᱠᱟᱱᱟ ᱟᱹᱲᱟᱹ ᱢᱚᱪᱟ ᱨᱮ ᱟᱲᱟᱝ ᱥᱟᱰᱮ ᱚᱱᱟ ᱥᱟᱰᱮ ᱫᱚ ᱢᱚᱱ ᱨᱮ ᱟᱹᱭᱠᱟᱹᱣ ᱠᱟᱛᱮ ᱢᱮᱱᱮᱛ ᱛᱟᱜ ᱦᱩᱭ ᱞᱮᱱ ᱠᱷᱟᱱ ᱫᱚ ᱚᱱᱮ ᱚᱱᱟ ᱫᱚ ᱦᱩᱭᱩᱜ ᱠᱟᱱᱟ ᱟᱹᱲᱟᱹ ᱟᱫᱚ ᱚᱱᱟ ᱠᱚᱫᱚ ᱪᱮᱫ ᱞᱮᱠᱟ ᱦᱩᱭᱩᱜᱼᱟ ᱚᱱᱟ ᱫᱚ ᱦᱩᱭᱩᱜᱼᱟ ᱢᱤᱫᱴᱮᱱ ᱡᱤᱱᱤᱥ ᱨᱮᱱᱟᱜ ᱧᱩᱛᱩᱢ ᱦᱚᱸ ᱦᱩᱭ ᱫᱟᱲᱮᱭᱟᱜᱼᱟ ᱦᱮᱸ ᱥᱟᱰᱮ ᱨᱮᱱᱟᱜ ᱠᱟᱹᱢᱤ ᱨᱮᱱᱟᱜ ᱵᱟᱝᱠᱷᱟᱱ ᱟᱹᱭᱟᱹ ᱨᱮᱱᱟᱜ ᱱᱚᱜᱼᱚ ᱚᱱᱟ ᱠᱚ ᱧᱩᱛᱩᱢ ᱦᱩᱭ ᱫᱟᱲᱮᱭᱟᱜᱼᱟ ᱪᱮᱫ ᱞᱮᱠᱟ ᱡᱮᱢᱚᱱ ᱱᱚᱣᱟ ᱫᱟᱜ ᱫᱟᱜ ᱫᱚ ᱢᱤᱫᱴᱟᱹᱝ ᱧᱩᱛᱩᱢ ᱵᱩᱡᱷᱟᱹᱜ ᱠᱟᱱᱟ ᱚᱱᱟ ᱫᱟᱹᱲ ᱛᱟᱱᱟᱜ ᱫᱟᱞ ᱛᱟᱱᱟᱜ ᱚᱱᱟ ᱠᱚᱫᱚ ᱢᱤᱫᱴᱮᱱ ᱠᱟᱹᱢᱤ ᱵᱩᱡᱷᱟᱹᱜ ᱠᱟᱱᱟ ᱦᱚᱸᱜᱼᱚ ᱱᱚᱝᱠᱟᱱᱟᱜ ᱠᱚᱫᱚ ᱟᱹᱲᱟᱹ ᱠᱟᱫᱟ ᱟᱫᱚ ᱱᱤᱛᱚᱜ ᱫᱚ ᱫᱚᱲᱚ ᱠᱟᱛᱷᱟ ᱵᱚᱱ ᱵᱟᱲᱟᱭ ᱜᱚᱫ ᱞᱮᱜᱮ ᱟᱨ ᱫᱚᱲᱚ ᱫᱚ ᱟᱵᱚ ᱟᱹᱲᱟᱹ ᱠᱚ ᱟᱯᱚᱱ ᱯᱟᱹᱨᱤᱥ ᱵᱟᱝᱠᱷᱟᱱ ᱮᱴᱟᱜ ᱯᱟᱹᱨᱤᱥ ᱦᱟᱛᱟᱣ ᱠᱟᱛᱮ ᱟᱹᱭᱟᱹᱛ ᱨᱮᱠᱚ ᱫᱚᱲᱚᱢ ᱞᱮᱱᱠᱷᱟᱱ ᱟᱫᱚ ᱩᱱ ᱫᱚ ᱚᱱᱟ ᱫᱚ ᱫᱚᱲᱚ ᱢᱮᱱᱛᱮ ᱧᱩᱛᱩᱢ ᱦᱩᱭᱩᱜᱼᱟ ᱟᱹᱲᱟᱹ ᱠᱚ ᱟᱯᱚᱱ ᱯᱟᱹᱨᱤᱥ ᱦᱟᱛᱟᱣ ᱠᱟᱛᱮ ᱵᱟᱠᱷᱟᱡ ᱮᱴᱟᱜ ᱯᱟᱹᱨᱤᱥ ᱦᱟᱛᱟᱣ ᱠᱟᱛᱮ ᱟᱹᱲᱟᱹ ᱟᱹᱭᱟᱹᱛ ᱨᱮᱠᱚ ᱫᱚᱨᱚᱢ ᱫᱚᱲᱚᱢ ᱞᱮᱱᱠᱷᱟᱱ ᱟᱫᱚ ᱩᱱ ᱫᱚ ᱚᱱᱟ ᱫᱚ ᱫᱚᱲᱚᱢ ᱦᱩᱭᱩᱜᱼᱟ ᱚᱱᱟ ᱫᱚ ᱚᱠᱟ ᱞᱮᱠᱟᱱᱟᱜ ᱠᱟᱱᱣᱟ ᱫᱚᱲᱚᱢ ᱨᱮᱦᱚᱸ ᱦᱩᱭᱩᱜᱼᱟ ᱧᱩᱱᱩᱢ ᱫᱚᱲᱚᱢ ᱦᱚᱸ ᱦᱩᱭᱩᱜᱼᱟ ᱩᱧᱩᱢ ᱫᱚᱲᱚᱢ ᱦᱚᱸ ᱦᱩᱭᱩᱜᱼᱟ ᱟᱨ ᱜᱟᱹᱱᱟᱹᱨ ᱫᱚᱲᱚᱢ ᱦᱚᱸ ᱱᱚᱜᱼᱚ ᱱᱚᱝᱠᱟᱱᱟᱜ ᱠᱚ ᱚᱱᱟ ᱫᱚ ᱦᱩᱭ ᱫᱟᱲᱮᱭᱟᱜᱼᱟ ᱟᱫᱚ ᱦᱟᱸᱜ ᱱᱚᱰᱮ ᱢᱤᱫᱴᱟᱹᱝ ᱟᱹᱭᱟᱹᱛᱤᱧ ᱢᱮᱱᱮᱫ ᱠᱟᱱᱟ ᱟᱫᱚ ᱱᱚᱰᱮ ᱜᱟᱞᱩ ᱫᱚ ᱯᱚᱛᱚᱵ ᱟᱛᱮ ᱱᱤᱛ ᱜᱮ ᱤᱛᱩᱱ ᱟᱥᱲᱟ ᱛᱮ ᱥᱮᱱ ᱮᱱᱟᱭ ᱦᱚᱜᱼᱚᱱᱟ ᱱᱚᱣᱟ ᱫᱚ ᱢᱤᱫᱴᱟᱹᱝ ᱟᱹᱭᱟᱹᱛ ᱠᱟᱱᱟ ᱦᱟᱸᱜ ᱟᱫᱚ ᱱᱚᱰᱮ ᱫᱚ ᱜᱟᱹᱞᱩ ᱜᱟᱹᱞᱩ ᱫᱚ ᱦᱩᱭᱩᱜ ᱠᱟᱱᱟ ᱧᱩᱱᱩᱢ ᱫᱚᱲᱚ ᱟᱨ ᱫᱚ ᱫᱚ ᱦᱩᱭᱩᱜ ᱠᱟᱱᱟ ᱡᱮᱱᱮᱫ ᱯᱚᱛᱚᱵ ᱫᱚ ᱦᱩᱭᱩᱜ ᱠᱟᱱᱟ ᱦᱟᱸᱜ ᱧᱩᱱᱩᱢ ᱠᱟᱱᱟ ᱟᱨ ᱟᱛᱮ ᱫᱚ ᱦᱩᱭᱩᱜ ᱠᱟᱱᱟ ᱚᱱᱟ ᱜᱟᱹᱱᱟᱹᱴ ᱟᱨ ᱱᱚᱰᱮ ᱱᱤᱛ ᱫᱚ ᱩᱧᱩᱢ ᱠᱟᱱᱟ ᱜᱮ ᱫᱚ ᱦᱩᱭᱩᱜ ᱠᱟᱱᱟ ᱡᱮᱱᱮᱫ ᱤᱛᱩᱱ ᱟᱥᱲᱟ ᱫᱚ ᱦᱩᱭᱩᱜ ᱠᱟᱱᱟ ᱧᱩᱱᱩᱢ ᱥᱮᱱ ᱮᱱᱟᱭ ᱫᱚ ᱦᱩᱭᱩᱜ ᱠᱟᱱᱟ ᱠᱟᱱᱣᱟ ᱦᱚᱸᱜᱼᱚ ᱱᱚᱝᱠᱟᱱ ᱠᱚ ᱫᱚᱲᱚ ᱫᱚ ᱠᱟᱱᱟ ᱦᱟᱸᱜ ᱟᱫᱚ ᱟᱫᱚ ᱱᱚᱰᱮ ᱦᱟᱸᱜ ᱱᱚᱣᱟ ᱟᱹᱲᱟᱹ ᱟᱨ ᱫᱚᱲᱚ ᱚᱱᱟ ᱠᱤᱱ ᱢᱩᱫᱽ ᱨᱮ ᱯᱷᱟᱨᱟᱠ ᱫᱚ ᱪᱮᱫ ᱦᱩᱭ ᱫᱟᱲᱮᱭᱟᱜᱼᱟ ᱦᱟᱸᱜ ᱚᱱᱟ ᱦᱟᱸᱜ ᱵᱚᱱ ᱧᱮᱞ ᱜᱚᱫ ᱞᱮᱜᱮ ᱟᱫᱚ ᱟᱹᱲᱟᱹ ᱠᱟᱛᱷᱟ ᱫᱚ ᱦᱟᱸᱜ ᱚᱠᱟ ᱵᱚᱱ ᱢᱮᱛᱟᱜᱼᱟ ᱚᱱᱟ ᱫᱚ ᱢᱟᱲᱟᱝ ᱨᱮᱜᱮ ᱵᱚᱱ ᱵᱟᱰᱟᱭ ᱠᱮᱜᱼᱟ ᱟᱫᱚ ᱱᱤᱛᱚᱜ ᱫᱚ ᱫᱚᱲᱚ ᱫᱚᱲᱚ ᱦᱚᱸ ᱵᱚᱱ ᱵᱟᱰᱟᱭ ᱠᱮᱜᱼᱟ ᱟᱫᱚ ᱚᱱᱟ ᱠᱤᱱ ᱢᱩᱫᱽ ᱨᱮ ᱯᱷᱟᱨᱟᱠ ᱫᱚ ᱪᱮᱫ ᱠᱟᱱᱟ ᱦᱟᱸᱜ ᱟᱫᱚ ᱟᱹᱲᱟᱹ ᱟᱹᱭᱟᱹᱛ ᱨᱮ ᱟᱹᱲᱟᱹ ᱠᱚ ᱮᱥᱠᱟᱨ ᱮᱥᱠᱟᱨ ᱠᱚ ᱛᱟᱦᱮᱸ ᱞᱮᱱᱠᱷᱟᱱ ᱩᱱ ᱫᱚ ᱟᱹᱲᱟᱹ ᱜᱮᱠᱚ ᱛᱟᱦᱮᱱᱟ ᱟᱹᱭᱟᱹᱛ ᱨᱮ ᱟᱹᱲᱟᱹ ᱠᱚ ᱮᱥᱠᱟᱨ ᱮᱥᱠᱟᱨ ᱜᱮᱠᱚ ᱛᱟᱦᱮᱸ ᱞᱮᱱᱠᱷᱟᱱ ᱩᱱ ᱫᱚ ᱚᱱᱟ ᱫᱚ ᱟᱹᱲᱟᱹ ᱟᱹᱲᱟᱹ ᱜᱮ ᱦᱩᱭᱩᱜᱼᱟ ᱟᱫᱚ ᱱᱚᱰᱮ ᱦᱟᱸᱜ ᱢᱤᱫᱴᱟᱹᱝ ᱟᱹᱭᱟᱹᱛ ᱨᱮ ᱢᱮᱱᱟᱜᱼᱟ ᱵᱟᱹᱥᱭᱟᱹᱢ ᱵᱮᱨ ᱜᱟᱹᱞᱩ ᱜᱟᱹᱱᱟᱹᱨᱤ ᱟᱛᱮ

ᱮ ᱥᱮᱱ ᱮᱱᱟ ᱥᱮᱱ ᱮᱱᱟ ᱟᱫᱚ ᱱᱚᱰᱮ ᱵᱟᱹᱥᱭᱟᱹᱢ ᱵᱮᱨ ᱜᱟᱹᱞᱩ ᱜᱟᱹᱱᱟᱹᱨᱤ ᱟᱛᱮ ᱜᱟᱰᱟ ᱛᱮ ᱦᱟᱹᱠᱩ ᱥᱟᱵ ᱮ ᱥᱮᱱ ᱮᱱᱟ ᱟᱫᱚ ᱱᱚᱜᱼᱚ ᱱᱟ ᱢᱤᱢᱤᱫᱴᱟᱹᱝ ᱱᱚᱜᱼᱚ ᱱᱟ ᱵᱟᱹᱥᱭᱟᱹᱢ ᱚᱱᱟ ᱛᱟᱭᱚᱢ ᱨᱮ ᱠᱮᱪᱮᱫ ᱪᱤᱠᱷᱱᱟᱹ ᱢᱮᱱᱟᱜᱼᱟ ᱟᱨ ᱵᱮᱨ ᱛᱟᱭᱚᱢ ᱨᱮᱦᱚᱸ ᱱᱚᱣᱟ ᱠᱮᱪᱮᱫ ᱪᱤᱠᱷᱱᱟᱹ ᱢᱮᱱᱟᱜᱼᱟ ᱱᱚᱜᱼᱚ ᱱᱟ ᱢᱤᱢᱤᱫᱴᱟᱹᱝ ᱦᱟᱸᱜ ᱟᱹᱲᱟᱹ ᱛᱟᱭᱚᱢ ᱨᱮ ᱠᱮᱪᱮᱫ ᱪᱤᱠᱷᱱᱟᱹ ᱢᱮᱱᱟᱜᱼᱟ ᱟᱫᱚ ᱱᱚᱣᱟ ᱢᱤᱢᱤᱫᱴᱟᱹᱝ ᱚᱱᱟ ᱠᱮᱪᱮᱫ ᱪᱤᱠᱷᱱᱟᱹ ᱛᱟᱦᱮᱱ ᱠᱷᱟᱱ ᱫᱚ ᱟᱫᱚ ᱩᱱ ᱫᱚ ᱵᱟᱰᱟᱭ ᱠᱟᱜ ᱢᱮ ᱱᱚᱣᱟ ᱠᱚᱫᱚ ᱮᱥᱠᱟᱨ ᱮᱥᱠᱟᱨ ᱜᱮ ᱱᱩᱠᱩ ᱟᱹᱲᱟᱹ ᱠᱚᱫᱚ ᱢᱮᱱᱟᱜ ᱠᱚᱣᱟ ᱟᱫᱚ ᱩᱱ ᱫᱚ ᱟᱫᱚ ᱱᱩᱠᱩ ᱫᱚ ᱟᱹᱲᱟᱹ ᱨᱮᱜᱮ ᱠᱚ ᱢᱮᱱᱚᱜᱚᱜᱼᱟ ᱦᱟᱸᱜ ᱟᱫᱚ ᱱᱚᱜᱼᱚᱭ ᱱᱟ ᱠᱮᱪᱮᱫ ᱪᱤᱠᱷᱱᱟᱹ ᱡᱩᱫᱤ ᱟᱵᱚ ᱵᱚᱱ ᱚᱪᱚᱜ ᱜᱤᱰᱤᱭᱟ ᱟᱫᱚ ᱩᱱ ᱫᱚ ᱟᱫᱚ ᱱᱚᱣᱟ ᱨᱮᱱᱟᱜ ᱡᱩᱫᱤ ᱨᱚᱲ ᱛᱚᱸᱜᱮ ᱞᱮᱠᱷᱟᱱ ᱫᱚ ᱢᱤᱫᱴᱟᱹᱝ ᱟᱹᱭᱟᱹᱛ ᱦᱩᱭᱩᱜᱼᱟ ᱟᱹᱭᱟᱹᱛ ᱦᱩᱭ ᱞᱮᱱᱠᱷᱟᱱ ᱫᱚ ᱱᱩᱠᱩ ᱫᱚ ᱟᱫᱚ ᱢᱤᱢᱤᱫᱴᱟᱹᱝ ᱟᱫᱚ ᱫᱚᱲᱚ ᱠᱚ ᱦᱩᱭᱮᱱᱟ ᱱᱚᱣᱟ ᱟᱹᱭᱟᱹᱛ ᱨᱮᱫᱚ ᱢᱤᱢᱤᱫᱴᱟᱹᱝ ᱫᱚᱲᱚ ᱠᱚ ᱦᱩᱭᱮᱱᱟ ᱵᱟᱹᱥᱭᱟᱹᱢ ᱵᱮᱨ ᱜᱟᱹᱞᱩ ᱜᱟᱹᱱᱟᱹᱨᱤ ᱟᱛᱮ ᱜᱟᱰᱟ ᱛᱮ ᱦᱟᱹᱠᱩ ᱥᱟᱵ ᱮ ᱥᱮᱱ ᱮᱱᱟ ᱟᱫᱚ ᱱᱩᱠᱩ ᱫᱚ ᱦᱩᱭ ᱱᱟᱠᱚ ᱱᱤᱛᱚᱜ ᱫᱚ ᱫᱚᱲᱚ ᱠᱚ ᱦᱩᱭ ᱮᱱᱟ ᱦᱮᱸᱜᱼᱮ ᱱᱤᱭᱟᱹ ᱜᱮ ᱦᱩᱭᱩᱜ ᱠᱟᱱᱟ ᱟᱹᱲᱟᱹ ᱟᱨ ᱫᱚᱲᱚ ᱨᱮᱱᱟᱜ ᱯᱷᱟᱨᱟᱠ ᱫᱚ ᱟᱹᱲᱟᱹ ᱫᱚ ᱮᱥᱠᱟᱨ ᱮᱥᱠᱟᱨ ᱠᱚ ᱛᱟᱦᱮᱸ ᱞᱮᱱᱠᱷᱟᱱ ᱩᱱ ᱫᱚ ᱟᱹᱲᱟᱹ ᱨᱮᱜᱮ ᱠᱚ ᱛᱟᱦᱮᱱᱟ ᱟᱨ ᱚᱱᱟ ᱦᱚᱸᱜᱼᱚ ᱱᱟ ᱠᱮᱪᱮᱫ ᱪᱤᱠᱷᱱᱟᱹ ᱵᱚᱱ ᱚᱪᱚᱜ ᱞᱮᱠᱷᱟᱱ ᱩᱱ ᱫᱚ ᱟᱫᱚ ᱱᱩᱠᱩ ᱫᱚ ᱠᱚ ᱫᱚᱲᱚ ᱠᱚ ᱦᱩᱭᱩᱜᱼᱟ

ᱢᱤᱫᱴᱟᱹᱝ ᱟᱹᱭᱟᱹ ᱨᱮᱱᱟᱜ ᱠᱟᱛᱷᱟ ᱞᱟᱹᱭ ᱯᱩᱨᱟᱹᱣ ᱜᱮ ᱚᱱᱟ ᱫᱚ ᱦᱩᱭᱩᱜ ᱠᱟᱱᱟ ᱟᱹᱭᱟᱹᱛ ᱟᱫᱚ ᱟᱹᱭᱟᱹᱛ ᱨᱮᱫᱚ ᱢᱩᱬᱩᱛ ᱫᱚᱲᱚ ᱟᱨ ᱩᱱᱤᱭᱟᱜ ᱠᱟᱹᱢᱤ ᱛᱟᱦᱮᱱᱟ ᱟᱹᱭᱟᱹᱛ ᱨᱮᱫᱚ ᱢᱩᱬᱩᱛ ᱫᱚᱲᱚ ᱟᱨ ᱩᱱᱤᱭᱟᱜ ᱠᱟᱹᱢᱤ ᱛᱟᱦᱮᱱᱟ ᱚᱱᱟ ᱫᱚ ᱚᱠᱟ ᱞᱮᱠᱟ ᱱᱚᱰᱮ ᱦᱟᱸᱜ ᱞᱤᱧ ᱚᱞᱮᱜᱼᱟ ᱟᱢ

ᱠᱟᱹᱢᱤ ᱛᱟᱦᱮᱱᱟ ᱟᱫᱚ ᱚᱱᱠᱟᱜᱮ ᱟᱨᱦᱚᱸ ᱟᱹᱰᱤᱜᱟᱱ ᱟᱹᱭᱟᱹᱛ ᱢᱮᱱᱟᱜᱼᱟ ᱚᱱᱠᱟ ᱫᱚ ᱛᱟᱦᱮᱱ ᱜᱮᱭᱟ ᱟᱨ ᱱᱤᱛᱚᱜ ᱫᱚ ᱚᱱᱟ ᱟᱹᱭᱟᱹᱛ ᱨᱮᱫᱚ ᱟᱨᱦᱚᱸ ᱢᱩᱬᱩᱫ ᱫᱚᱬᱚ ᱟᱨ ᱵᱚᱱ ᱞᱟᱹᱭ ᱠᱮᱜᱼᱟ ᱩᱱᱤᱭᱟᱜ ᱠᱟᱹᱢᱤ ᱟᱨᱦᱚᱸ ᱟᱹᱭᱟᱹᱛ ᱨᱮᱫᱚ ᱢᱩᱛᱟᱹᱱ ᱟᱨ ᱠᱟᱱᱣᱟ ᱠᱟᱛᱷᱟ ᱦᱤᱡᱩᱜᱼᱟ ᱢᱩᱛᱟᱹᱱ ᱟᱨ ᱠᱟᱱᱣᱟ ᱠᱟᱛᱷᱟ ᱦᱤᱡᱩᱜᱼᱟ ᱟᱫᱚ ᱱᱚᱰᱮ ᱫᱚ ᱢᱩᱛᱟᱹᱱ ᱫᱚ ᱟᱹᱭᱟᱹᱛ ᱨᱮ ᱠᱟᱹᱢᱤ ᱟᱨ ᱠᱟᱱᱣᱟ ᱫᱚ ᱩᱱᱤᱭᱟᱜ ᱠᱟᱹᱢᱤ ᱠᱟᱱᱟ ᱦᱚᱸᱜᱼᱚ ᱱᱟ ᱜᱮ ᱦᱩᱭᱩᱜ ᱠᱟᱱᱟ ᱢᱩᱛᱟᱹᱱ ᱟᱨ ᱠᱟᱱᱣᱟ ᱫᱚ ᱟᱨ ᱠᱟᱱᱣᱟ ᱦᱚᱸᱠᱚ ᱞᱟᱹᱭ ᱜᱮᱭᱟ ᱢᱩᱛᱟᱹᱱ ᱟᱨ ᱞᱟᱹᱭᱛᱮᱱ ᱦᱚᱸᱠᱚ ᱞᱟᱹᱭ ᱜᱮᱭᱟ ᱞᱟᱹᱭᱛᱮᱱ ᱫᱚ ᱛᱤᱱ ᱨᱮ ᱦᱤᱡᱩᱜᱼᱟ ᱡᱚᱠᱷᱚᱱ ᱟᱹᱭᱟᱹᱛ ᱨᱮᱱᱟᱜ ᱜᱚᱲᱦᱚᱱ ᱠᱟᱛᱷᱟ ᱵᱚᱱ ᱦᱤᱡᱩᱜᱼᱟ ᱩᱱ ᱫᱚ ᱞᱟᱹᱭᱛᱮᱱ ᱠᱟᱛᱷᱟ ᱢᱮᱱᱚᱜᱚᱜᱼᱟ ᱦᱟᱸᱜ ᱱᱚᱰᱮ ᱫᱚ ᱚᱱᱟ ᱫᱚ ᱵᱟᱹᱧ ᱢᱮᱱᱮᱫ ᱠᱟᱱᱟ ᱟᱫᱚ ᱱᱚᱰᱮ ᱢᱩᱛᱟᱹᱱ ᱟᱨ ᱠᱟᱱᱣᱟ ᱢᱤᱫᱴᱟᱹᱝ ᱟᱹᱭᱟᱹᱛ ᱨᱮ ᱟᱫᱚ ᱩᱱᱠᱤᱱ ᱫᱚ ᱵᱟᱱᱟᱨ ᱛᱚᱯᱚᱞ ᱜᱮᱠᱤᱱ ᱛᱟᱦᱮᱱᱟ ᱟᱫᱚ ᱚᱱᱮ ᱚᱱᱟ ᱛᱚᱯᱚᱞ ᱫᱚᱠᱚ ᱢᱮᱛᱟᱜᱼᱟ ᱟᱨᱦᱚᱸ ᱥᱟᱹᱜᱟᱹᱭ ᱢᱩᱛᱟᱹᱱ ᱟᱨ ᱠᱟᱱᱣᱟ ᱩᱱᱠᱤᱱ ᱫᱚ ᱟᱹᱠᱤᱱ ᱵᱟᱱᱟᱨ ᱛᱚᱯᱚᱞ ᱨᱮᱜᱮ ᱠᱤᱱ ᱛᱟᱦᱮᱱᱟ ᱟᱨ ᱡᱩᱫᱤ ᱵᱟᱝᱠᱤᱱ ᱛᱟᱦᱮᱱ ᱠᱷᱟᱱ ᱫᱚ ᱚᱱᱟ ᱫᱚ ᱟᱹᱭᱟᱹᱛ ᱫᱚ ᱵᱟᱝ ᱦᱩᱭᱩᱜᱼᱟ ᱟᱫᱚ ᱚᱱᱟᱛᱮ ᱩᱱᱠᱤᱱ ᱫᱚ ᱟᱨᱦᱚᱸ ᱚᱱᱟ ᱫᱚᱠᱚ ᱢᱮᱛᱟᱜᱼᱟ ᱩᱱᱠᱤᱱ ᱵᱷᱤᱛᱤᱨ ᱨᱮ ᱥᱟᱹᱜᱟᱹᱭ ᱢᱮᱱᱟᱜᱼᱟ ᱚᱱᱟ ᱫᱚ ᱥᱟᱹᱜᱟᱹᱭ ᱵᱮᱱᱟᱜᱼᱟ ᱟᱫᱚ ᱱᱚᱰᱮ ᱥᱟᱹᱜᱟᱹᱭ ᱠᱟᱛᱷᱟ ᱟᱨᱦᱚᱸ ᱡᱩᱫᱤ ᱦᱤᱡᱩᱜ ᱠᱟᱱ ᱠᱷᱟᱱ ᱫᱚ ᱟᱨᱦᱚᱸ ᱚᱱᱟ ᱥᱟᱹᱜᱟᱹᱭ ᱜᱟᱹᱱᱟᱹᱴ ᱠᱟᱛᱷᱟ ᱟᱨᱦᱚᱸ ᱢᱮᱱᱟᱜᱼᱟ ᱟᱨ ᱚᱱᱟ ᱥᱟᱹᱜᱟᱹᱭ ᱜᱟᱹᱱᱟᱹᱴ ᱫᱚ ᱚᱠᱟ ᱞᱮᱠᱟ ᱢᱤᱫᱴᱟᱹᱝ ᱦᱟᱸᱜ ᱵᱚᱱ ᱱᱚᱰᱮ ᱵᱚᱱ ᱧᱮᱞ ᱧᱚᱜ ᱞᱮᱜᱮ ᱨᱩᱯᱤ ᱯᱟᱨᱠᱚᱢ ᱨᱮ ᱫᱩᱲᱩᱵ ᱠᱟᱛᱮ ᱜᱩᱲᱜᱩ ᱛᱮ ᱠᱩᱸᱭᱰᱤ ᱠᱚᱴᱮᱡᱮᱫ ᱟᱭ ᱠᱚᱴᱮᱡᱮᱫ ᱠᱟᱱᱟᱭ ᱦᱚᱸᱜᱼᱚ ᱱᱟ ᱢᱤᱫᱴᱟᱝ ᱟᱹᱭᱟᱹᱛ ᱟᱫᱚ ᱟᱵᱚ ᱫᱚᱵᱚᱱ ᱵᱟᱲᱟᱭᱟ ᱢᱩᱛᱟᱹᱱ ᱵᱟᱝᱠᱷᱟᱱ ᱠᱟᱱᱣᱟ ᱵᱟᱝ ᱦᱩᱭᱩᱜᱼᱟ ᱟᱨ ᱠᱟᱱᱣᱟ ᱵᱟᱝᱠᱷᱟᱱ ᱢᱩᱛᱟᱹᱱ ᱵᱟᱝ ᱦᱩᱭᱩᱜᱼᱟ ᱩᱱᱠᱤᱱ ᱫᱚ ᱵᱟᱱᱟᱨ ᱟᱹᱠᱤᱱ ᱨᱮ ᱛᱚᱯᱚᱞ ᱛᱟᱦᱮᱱᱟ ᱟᱨ ᱚᱱᱮ ᱚᱱᱟ ᱛᱚᱯᱚᱞ ᱵᱟᱝᱠᱷᱟᱱ ᱡᱚᱲᱟᱣ ᱜᱮᱠᱚ ᱢᱮᱛᱟᱜᱼᱟ ᱦᱟᱸᱜ ᱥᱟᱹᱜᱟᱹᱭ ᱜᱟᱹᱱᱟᱹᱴ ᱟᱫᱚ ᱥᱟᱹᱜᱟᱹᱭ ᱜᱟᱹᱱᱟᱹᱴ ᱫᱚ ᱱᱚᱜᱼᱚ ᱱᱟ ᱟᱹᱲᱟᱹ ᱨᱮᱫᱚ ᱚᱠᱟ ᱠᱚ ᱠᱟᱱᱟ ᱟᱨ ᱚᱠᱟ ᱞᱮᱠᱟ ᱢᱩᱛᱟᱹᱱ ᱟᱨ ᱠᱟᱱᱣᱟᱭ ᱛᱚᱯᱚᱞ ᱦᱚᱪᱚᱭᱮᱫ ᱠᱟᱱᱟ ᱚᱱᱟ ᱵᱚᱱ ᱧᱮᱞ ᱜᱚᱫ ᱞᱮᱜᱮ ᱟᱫᱚ ᱱᱚᱰᱮ ᱫᱚ ᱢᱩᱛᱟᱹᱱ ᱫᱚ ᱦᱩᱭᱩᱜ ᱠᱟᱱᱟ ᱨᱩᱯᱤ ᱟᱨ ᱩᱱᱤᱭᱟᱜ ᱠᱟᱱᱣᱟ ᱫᱚ ᱦᱩᱭᱩᱜ ᱠᱟᱱᱟ ᱠᱚᱴᱮᱡᱮᱫ ᱠᱟᱱᱟᱭ ᱚᱱᱟ ᱫᱚ ᱦᱩᱭᱩᱜ ᱠᱟᱱᱟ ᱠᱟᱱᱣᱟ ᱟᱫᱚ ᱱᱩᱜᱼᱩ ᱱᱚᱣᱟ ᱢᱩᱛᱟᱹᱱ ᱟᱨ ᱠᱟᱱᱣᱟ ᱚᱠᱟ ᱞᱮᱠᱟ ᱛᱚᱯᱚᱞᱚᱜ ᱠᱟᱱᱟ ᱥᱮ ᱡᱚᱲᱟᱜ ᱠᱟᱱᱟ ᱚᱱᱟ ᱵᱚᱱ ᱧᱮᱞ ᱞᱮᱜᱮ ᱥᱟᱹᱜᱟᱹᱭ ᱜᱟᱹᱱᱟᱹᱴ ᱛᱟᱞᱟᱛᱮ ᱟᱪᱪᱷᱟ ᱨᱩᱯᱤ ᱫᱚ ᱢᱩᱛᱟᱹᱱ ᱠᱟᱱᱟᱭ ᱟᱨ ᱱᱚᱰᱮ ᱯᱟᱨᱠᱚᱢ ᱨᱮ ᱫᱩᱲᱩᱵ ᱠᱟᱛᱮ ᱜᱩᱲᱜᱩ ᱛᱮ ᱠᱩᱸᱭᱰᱤ ᱜᱩᱲᱜᱩ ᱛᱮ ᱜᱩᱲᱜᱩ ᱛᱮ ᱠᱩᱰᱤ ᱱᱚᱜᱼᱚ ᱱᱟ ᱠᱚᱫᱚ ᱱᱩᱠᱤᱱ ᱫᱚᱠᱤᱱ ᱨᱩᱯᱤ ᱫᱚ ᱦᱩᱭᱩᱜ ᱠᱟᱱᱟ ᱢᱩᱛᱟᱹᱱ ᱟᱨ ᱠᱚᱴᱮᱡ ᱟᱜ ᱫᱚ ᱦᱟᱸᱜ ᱦᱩᱭᱩᱜ ᱠᱟᱱᱟ ᱠᱟᱱᱣᱟ ᱥᱟᱨᱮᱡ ᱟᱠᱟᱱᱟ ᱯᱟᱨᱠᱚᱢ ᱨᱮ ᱫᱩᱲᱩᱵ ᱠᱟᱛᱮ ᱜᱩᱲᱜᱩ ᱛᱮ ᱠᱩᱸᱭᱰᱤ ᱦᱚᱸᱜᱼᱚ ᱱᱟ ᱠᱚ ᱥᱟᱨᱮᱡ ᱟᱠᱟᱱᱟ ᱦᱟᱸᱜ ᱟᱫᱚ ᱦᱚᱸᱜᱼᱚ ᱱᱟ ᱥᱟᱨᱮᱡ ᱫᱚ ᱢᱩᱛᱟᱹᱱ ᱟᱨ ᱠᱟᱱᱣᱟ ᱱᱩᱠᱤᱱ ᱫᱚ ᱦᱟᱸᱜ ᱥᱤᱝᱲᱟᱹᱭ ᱠᱚᱛᱮ ᱱᱩᱠᱤᱱ ᱫᱚ ᱟᱨᱦᱚᱸ ᱥᱟᱸᱜᱟᱲ ᱠᱚ ᱢᱮᱛᱟ ᱦᱟᱠᱚᱣᱟ ᱠᱟᱛᱷᱟᱴᱟᱜ ᱫᱚ ᱱᱚᱝᱠᱟᱭᱮᱱᱟ ᱦᱩᱜᱼᱩ ᱱᱩᱠᱩ ᱯᱟᱨᱠᱚᱢ ᱨᱮ ᱫᱩᱲᱩᱵ ᱠᱟᱛᱮ ᱜᱩᱲᱜᱩ ᱛᱮ ᱠᱩᱸᱭᱰᱤ ᱦᱩᱜᱼᱩ ᱱᱩᱠᱩ ᱫᱚ ᱱᱩᱭ ᱢᱩᱛᱟᱹᱱ ᱟᱨ ᱠᱟᱱᱣᱟ ᱛᱮ ᱥᱤᱸᱜᱽᱲᱟᱹᱜ ᱠᱟᱱᱟ ᱟᱫᱚ ᱚᱱᱟᱛᱮ ᱱᱩᱠᱩ ᱫᱚᱠᱚ ᱢᱮᱛᱟ ᱦᱟᱠᱚ ᱜᱮᱭᱟ ᱟᱨᱦᱚᱸ ᱥᱟᱸᱜᱟᱲ ᱦᱚᱸ ᱚᱱᱟ ᱠᱟᱛᱷᱟ ᱠᱟᱱᱟ ᱦᱟᱸᱜ ᱟᱫᱚ ᱱᱚᱰᱮ ᱨᱩᱯᱤ ᱫᱚ ᱢᱩᱛᱟᱹᱱ ᱠᱟᱱᱟ ᱟᱨ ᱱᱚᱰᱮ ᱯᱟᱨᱠᱚᱢ ᱨᱮ ᱟᱫᱚ ᱱᱚᱜᱼᱚ ᱱᱟ ᱯᱟᱨᱠᱚᱢ ᱨᱮ ᱯᱟᱨᱠᱚᱢ ᱫᱚ ᱢᱤᱫᱴᱟᱝ ᱴᱷᱟᱶ ᱠᱟᱱᱟ ᱦᱟᱸᱜ ᱟᱪᱪᱷᱟ ᱱᱚᱰᱮ ᱦᱟᱸᱜ ᱠᱟᱱᱟ ᱠᱚᱴᱮᱡᱮᱫ ᱠᱟᱱᱟᱭ ᱨᱩᱯᱤ ᱫᱚ ᱠᱚᱴᱮᱡᱮᱫ ᱠᱟᱱᱟᱭ ᱚᱠᱟᱨᱮ ᱠᱚᱴᱮᱡᱮᱫ ᱠᱟᱱᱟᱭ ᱯᱟᱨᱠᱚᱢ ᱨᱮ ᱯᱟᱨᱠᱚᱢ ᱨᱮ ᱫᱩᱲᱩᱵ ᱠᱟᱛᱮ ᱠᱚᱴᱮᱡᱮᱫ ᱠᱟᱱᱟ ᱛᱚᱵᱮ ᱢᱩᱛᱟᱹᱱ ᱫᱚ ᱦᱩᱭᱩᱜ ᱠᱟᱱᱟ ᱱᱩᱭ ᱟᱨ ᱠᱚᱴᱮᱡᱮᱫ ᱠᱟᱱᱟᱭ ᱠᱟᱱᱣᱟ ᱠᱟᱱᱟ ᱟᱫᱚ ᱩᱱᱤᱭᱟᱜ ᱠᱟᱹᱢᱤ ᱫᱚ ᱥᱤᱜᱤᱞᱚᱜ ᱠᱟᱱᱟ ᱚᱠᱟ ᱠᱷᱚᱱ ᱫᱚ ᱯᱟᱨᱠᱚᱢ ᱨᱮ ᱟᱫᱚ ᱦᱩᱜᱼᱩᱱᱤ ᱨᱮ ᱟᱫᱚ ᱨᱮ ᱫᱚ ᱱᱩᱜ ᱱᱩᱭ ᱜᱟᱹᱱᱟᱹᱴ ᱠᱟᱱᱟᱭ ᱟᱪᱪᱷᱟ ᱯᱟᱨᱠᱚᱢ ᱨᱩᱯᱤ ᱟᱨ ᱱᱩᱜ ᱱᱩᱭ ᱠᱟᱱᱣᱟ ᱴᱟᱜ ᱚᱠᱟᱨᱮ ᱫᱩᱲᱩᱵ ᱠᱟᱱᱟᱭ ᱯᱟᱨᱠᱚᱢ ᱨᱮ ᱛᱚᱵᱮ ᱨᱮ ᱫᱚ ᱦᱩᱭᱩᱜ ᱠᱟᱱᱟ ᱱᱩᱠᱤᱱᱟᱜ ᱨᱮ ᱛᱮ ᱢᱩᱛᱟᱹᱱ ᱟᱨ ᱠᱟᱱᱣᱟ ᱠᱤᱱᱮ ᱛᱚᱯᱚᱞ ᱦᱚᱪᱚᱭᱮᱫ ᱠᱤᱱᱟ ᱟᱫᱚ ᱤᱱᱟᱹ ᱛᱟᱭᱚᱢ ᱢᱮᱱᱟᱜᱼᱟ ᱫᱩᱲᱩᱵ ᱠᱟᱛᱮ ᱫᱩᱲᱩᱵ ᱠᱟᱛᱮ ᱫᱩᱲᱩᱵ ᱠᱟᱛᱮ ᱚᱱᱟ ᱪᱮᱫ ᱞᱮᱠᱟ ᱪᱮᱫ ᱞᱮᱠᱟ ᱠᱟᱛᱮ ᱠᱚᱴᱮᱡᱮᱜᱼᱟᱭ ᱫᱩᱲᱩᱵ ᱠᱟᱛᱮ ᱠᱚᱴᱮᱡᱮᱜᱼᱟᱭ ᱟᱫᱚ ᱱᱩᱠᱤᱱ ᱢᱩᱛᱟᱹᱱ ᱟᱨ ᱠᱟᱱᱣᱟᱴᱟᱜ ᱠᱟᱹᱢᱤᱴᱟᱜ ᱫᱚ ᱦᱩᱭᱩᱜ ᱠᱟᱱ ᱛᱟᱦᱮᱱ ᱚᱱᱟ ᱠᱟᱛᱮ ᱡᱮᱱᱮᱫ ᱤᱭᱟᱹ ᱥᱟᱹᱜᱟᱹᱭ ᱜᱮᱱᱮᱛ ᱛᱮ ᱱᱩᱠᱤᱱ ᱫᱚᱭ ᱛᱚᱯᱚᱞ ᱦᱚᱪᱚᱭᱮᱫ ᱠᱤᱱᱟ ᱨᱩᱯᱤ ᱟᱨ ᱠᱚᱴᱮᱡᱮᱫ ᱠᱟᱱᱟᱭ ᱱᱚᱣᱟ ᱛᱮᱫᱚ ᱩᱱᱠᱤᱱᱟᱜ ᱠᱟᱹᱢᱤᱴᱟᱜ ᱥᱤᱜᱤᱞᱚᱜ ᱠᱟᱱᱟ ᱥᱮ ᱜᱩᱲᱜᱩ ᱫᱚ ᱢᱤᱫᱴᱟᱝ ᱡᱤᱱᱤᱥ ᱠᱟᱱᱟ ᱦᱟᱸᱜ ᱜᱩᱲᱜᱩ ᱛᱮ ᱪᱮᱫ ᱛᱮ ᱠᱚᱴᱮᱡᱮᱫ ᱠᱟᱱᱟᱭ ᱢᱩᱫᱟᱹᱢ ᱢᱟᱱᱮ ᱨᱩᱛᱤ ᱪᱮᱫ ᱛᱮ ᱠᱚᱴᱮᱡᱮᱫ ᱠᱟᱱᱟ ᱜᱩᱲᱜᱩ ᱛᱮ ᱚᱱᱟ ᱫᱚ ᱡᱤᱱᱤᱥ ᱠᱟᱱᱟ ᱟᱨ ᱛᱮ ᱱᱩᱜ ᱱᱩᱭ ᱫᱚ ᱦᱩᱭᱩᱜ ᱠᱟᱱᱟ ᱛᱮ ᱫᱚ ᱦᱩᱭᱩᱜ ᱠᱟᱱᱟ ᱱᱩᱭ ᱫᱚ ᱜᱟᱹᱱᱟᱹᱴ ᱱᱩᱠᱤᱱ ᱜᱟᱹᱱᱟᱹᱴ ᱛᱮᱜᱮ ᱱᱩᱭ ᱨᱩᱯᱤ ᱟᱨ ᱠᱚᱴᱮᱡᱮᱫ ᱠᱟᱱᱟ ᱱᱩᱠᱤᱱ ᱫᱚᱠᱤᱱ ᱛᱚᱯᱚᱞᱚᱜ ᱠᱟᱱᱟ ᱟᱪᱪᱷᱟ ᱠᱩᱸᱭᱰᱤ ᱠᱩᱸᱭᱰᱤ ᱦᱚᱸ ᱢᱤᱫᱴᱟᱝ ᱡᱤᱱᱤᱥ ᱠᱟᱱᱟ ᱟᱫᱚ ᱠᱩᱸᱭᱰᱤ ᱫᱚ ᱪᱮᱫ ᱠᱚᱴᱮᱡᱮᱫ ᱠᱟᱱᱟ ᱠᱩᱸᱭᱰᱤ ᱟᱫᱚ ᱨᱩᱯᱤ ᱟᱨ ᱠᱚᱴᱮᱡᱮᱫ ᱠᱟᱱᱟ ᱱᱩᱠᱤᱱ ᱫᱚ ᱱᱚᱜᱼᱚ ᱱᱟ ᱠᱩᱸᱭᱰᱤ ᱛᱮ ᱛᱚᱯᱚᱞ ᱟᱠᱟᱫ ᱠᱟᱱᱟᱭ ᱦᱚᱜᱼᱚ ᱱᱟ ᱫᱚ ᱦᱩᱭᱩᱜ ᱠᱟᱱᱟ ᱥᱟᱹᱜᱟᱹᱭ ᱜᱟᱹᱱᱟᱹᱴ ᱟᱫᱚ ᱟᱹᱭᱟᱹᱛ ᱨᱮᱫᱚ ᱱᱚᱜᱼᱚ ᱱᱚᱝᱠᱟ ᱛᱟᱦᱮᱱᱟ ᱢᱩᱛᱟᱹᱱ ᱵᱟᱝᱠᱷᱟᱱ ᱠᱟᱱᱣᱟ ᱵᱟᱝ ᱦᱩᱭᱩᱜᱼᱟ ᱠᱟᱱᱣᱟ ᱵᱟᱝᱠᱷᱟᱱ ᱢᱩᱛᱟᱹᱱ ᱵᱟᱝ ᱦᱩᱭᱩᱜᱼᱟ ᱟᱨ ᱢᱤᱫᱴᱟᱝ ᱟᱹᱭᱟᱹᱛ ᱨᱮ ᱡᱩᱫᱤ ᱥᱟᱹᱜᱟᱹᱭ ᱜᱟᱹᱱᱟᱹᱴ ᱵᱟᱝ ᱛᱟᱦᱮᱱᱟ ᱮᱱᱠᱷᱟᱱ ᱫᱚ ᱚᱱᱟ ᱟᱹᱭᱟᱹᱛ ᱫᱚ ᱵᱟᱝ ᱦᱩᱭᱩᱜ ᱜᱮᱭᱟ ᱠᱷᱟᱱ ᱫᱚ ᱜᱟᱹᱱᱟᱹᱴ ᱫᱚ ᱱᱤᱦᱟᱹᱛ ᱜᱮ ᱛᱟᱦᱮᱸ ᱞᱟᱹᱠᱛᱤ ᱠᱟᱱᱟ ᱟᱫᱚ ᱱᱮᱜᱼᱮ ᱱᱤᱭᱟᱹ ᱠᱟᱛᱷᱟ ᱦᱩᱭᱩᱜ ᱠᱟᱱᱟ ᱟᱹᱲᱟᱹ ᱫᱚᱲᱚ ᱟᱨ ᱟᱹᱭᱟᱹᱛ ᱠᱚᱨᱮᱱᱟᱜ ᱠᱟᱛᱷᱟ ᱫᱚ ᱟᱫᱚ ᱠᱟᱱᱣᱟ ᱠᱟᱛᱷᱟᱧ ᱢᱮᱱᱮᱫ ᱛᱟᱦᱮᱸᱫ ᱠᱟᱱᱣᱟ ᱚᱱᱟ ᱦᱚᱸ ᱫᱚᱵᱚᱱ ᱞᱟᱹᱭ ᱜᱮᱭᱟ ᱞᱟᱹᱭᱛᱟᱹᱱ ᱩᱱ ᱫᱚ ᱚᱠᱟ ᱥᱚᱢᱚᱭ ᱞᱟᱹᱭᱛᱟᱹᱱ ᱫᱚ ᱦᱩᱭᱩᱜᱼᱟ ᱡᱚᱠᱷᱚᱱ ᱠᱟᱱᱣᱟ ᱨᱮᱱᱟᱜ ᱜᱚᱲᱦᱚᱱ ᱠᱟᱛᱷᱟ ᱵᱚᱱ ᱦᱤᱡᱩᱜ ᱠᱟᱱᱣᱟ ᱫᱚ ᱵᱟᱝᱟ ᱟᱹᱭᱟᱹᱛ ᱨᱮᱱᱟᱜ ᱜᱚᱲᱦᱚᱱ ᱠᱟᱛᱷᱟ ᱵᱚᱱ ᱦᱤᱡᱩᱜᱼᱟ ᱩᱱ ᱫᱚ ᱞᱟᱹᱭᱛᱟᱹᱱ ᱠᱟᱛᱷᱟ ᱢᱮᱱᱚᱜᱼᱟ ᱟᱫᱚ ᱦᱤᱜ ᱱᱤᱭᱟᱹ ᱠᱟᱛᱷᱟ ᱠᱟᱱᱟ ᱟᱹᱲᱟᱹ ᱫᱚᱲᱚ ᱟᱨ ᱟᱹᱭᱟᱹᱛ ᱨᱮᱱᱟᱜ ᱠᱟᱛᱷᱟ ᱫᱚ ᱟᱫᱚ ᱟᱵᱚ ᱚᱠᱟ ᱞᱮᱠᱟ ᱦᱟᱸᱜ ᱵᱩᱡᱷᱟᱹᱜ ᱠᱟᱱᱟ ᱚᱱᱟ ᱢᱟᱵᱚᱱ ᱢᱮᱱ ᱜᱮᱭᱟ ᱯᱮ ᱟᱫᱚ ᱟᱹᱰᱤ ᱜᱟᱱ ᱜᱮᱵᱚᱱ ᱢᱮᱱᱮᱫ ᱛᱟᱵᱚᱱᱟ ᱚᱱᱟ ᱤᱝᱞᱤᱥ ᱪᱤᱠᱤ ᱛᱮᱵᱚᱱ ᱢᱮᱱᱮᱫ ᱛᱟᱵᱚᱱᱟ ᱥᱮᱵᱚᱱ ᱠᱚᱢᱮᱱᱴ ᱮᱫ ᱛᱟᱵᱚᱱᱟ ᱟᱫᱚ ᱟᱵᱚ ᱫᱚ ᱱᱚᱜᱼᱚ ᱱᱟ ᱟᱵᱚᱱᱟᱜ ᱪᱤᱠᱤ ᱛᱮᱵᱚᱱ ᱠᱚᱢᱮᱱᱴ ᱞᱮᱱᱠᱷᱟᱱ ᱟᱹᱰᱤ ᱛᱮᱫ ᱜᱮ ᱱᱟᱯᱟᱭᱚᱜᱼᱟ ᱛᱚᱵᱮ ᱟᱱᱟ ᱵᱟᱰᱟᱭᱚᱜᱼᱟ ᱡᱮ ᱛᱤᱱ ᱫᱷᱟᱹᱨᱤᱡ ᱛᱤᱱᱟᱹᱜ ᱵᱚᱱ ᱪᱮᱫᱚᱜᱚᱜ ᱠᱟᱱᱟ ᱡᱩᱫᱤ ᱦᱤᱲᱤᱡᱮᱫ ᱵᱚᱱ ᱪᱮᱫᱚᱜ ᱠᱟᱱᱟ ᱥᱮ ᱴᱷᱤᱠ ᱜᱮᱵᱚᱱ ᱪᱮᱫᱚᱜᱚᱜ ᱠᱟᱱᱟ ᱮᱱᱠᱷᱟᱱ ᱫᱚ ᱵᱟᱰᱟᱭᱚᱜᱼᱟ ᱜᱟᱱᱚᱜ ᱵᱟᱝ ᱜᱟᱱᱚᱜ ᱟᱵᱚ ᱫᱚ ᱱᱚᱣᱟ ᱟᱵᱚᱱᱟᱜ ᱪᱤᱠᱤ ᱛᱮᱜᱮ ᱠᱚᱢᱮᱱᱴ ᱛᱟᱵᱚᱱ ᱯᱮ ᱤᱱᱟᱹᱜᱮ ᱧᱮᱞᱚᱜᱚᱜᱼᱟ ᱡᱮ ᱛᱤᱱᱟᱹᱜ ᱵᱩᱜᱤ ᱥᱮ ᱵᱟᱹᱲᱤᱡ ᱦᱩᱭᱩᱜᱚᱜ ᱠᱟᱱᱟ ᱦᱤᱜᱼᱤ ᱱᱤᱭᱟᱹ ᱠᱟᱛᱷᱟ ᱜᱮ ᱤᱧᱟᱹᱜ ᱢᱮᱱ ᱛᱮᱭᱟᱜ ᱫᱚ ᱟᱫᱚ ᱢᱟ ᱛᱚᱵᱮ ᱛᱮᱦᱮᱧ ᱫᱚ ᱤᱱᱠᱟᱹ ᱜᱮ ᱟᱨᱦᱚᱸ ᱫᱚᱦᱲᱟ ᱛᱮ ᱥᱟᱱᱟᱢ ᱠᱚᱜᱮ ᱞᱟᱥᱟᱬᱦᱮᱫ ᱡᱚᱦᱟᱨ